ᱡᱚᱦᱟᱨ ᱜᱮ ᱥᱟᱱᱟᱢ ᱠᱚ ᱛᱮᱦᱮᱧᱟᱜ ᱵᱷᱤᱰᱤᱭᱳ ᱨᱮᱵᱚᱱ ᱧᱮᱞᱟ ᱜᱮᱞ ᱜᱚᱴᱟᱝ ᱠᱩᱠᱞᱤ ᱥᱟᱶᱛᱮ ᱚᱱᱟ ᱠᱚᱨᱮᱱᱟᱜ ᱞᱟᱹᱱᱟᱹᱭ ᱠᱚ ᱟᱨ ᱱᱚᱣᱟ ᱵᱷᱤᱰᱤᱭᱳ ᱧᱮᱞ ᱠᱟᱛᱮ ᱠᱩᱥᱤ ᱵᱚᱱ ᱵᱩᱡᱷᱟᱹᱣ ᱠᱷᱟᱱ ᱢᱤᱫᱴᱟᱝ ᱞᱟᱭᱤᱠ ᱛᱟᱵᱚᱱ ᱯᱮ ᱟᱨ ᱡᱟᱦᱟᱸᱭ ᱠᱚ ᱱᱚᱣᱟ ᱪᱮᱱᱮᱞ ᱨᱮ ᱱᱟᱣᱟ ᱵᱚᱱ ᱦᱮᱡ ᱟᱠᱟᱱᱟ ᱪᱮᱱᱮᱞ ᱥᱟᱵᱥᱠᱨᱟᱭᱤᱵ ᱠᱟᱛᱮ ᱚᱱᱟ ᱥᱩᱨ ᱨᱮᱱᱟᱜ ᱜᱷᱟᱱᱴᱟ ᱵᱚᱴᱚᱱ ᱡᱚᱴᱮᱫ ᱛᱟᱵᱚᱱ ᱯᱮ ᱢᱟ ᱛᱚᱵᱮ ᱛᱮᱦᱮᱧᱟᱜ ᱵᱷᱤᱰᱤᱭᱳ ᱵᱚᱱ ᱮᱛᱚᱦᱚᱵ ᱞᱮᱜᱮ ᱛᱮᱦᱮᱧᱟᱜ ᱯᱩᱭᱞᱩ ᱠᱩᱠᱞᱤ ᱵᱟᱯᱞᱟ ᱥᱤᱸᱫᱨᱟᱹᱫᱟᱱ ᱚᱠᱛᱮ ᱵᱟᱹᱦᱩ ᱠᱩᱲᱤ ᱪᱮᱫᱟᱜ ᱮ ᱴᱩᱴᱩᱨᱤ ᱠᱚᱜᱼᱟ ᱵᱟᱯᱞᱟ ᱥᱤᱸᱫᱨᱟᱹᱫᱟᱱ ᱚᱠᱛᱮ ᱵᱟᱹᱦᱩ ᱠᱩᱲᱤ ᱪᱮᱫᱟᱜ ᱮ ᱴᱩᱴᱩᱨᱤ ᱠᱚᱜᱼᱟ ᱞᱟᱹᱱᱟᱹᱭ, ᱞᱤᱴᱟᱹ ᱜᱚᱰᱮᱛ, ᱯᱤᱞᱪᱩ ᱦᱟᱲᱟᱢ ᱟᱨ ᱯᱤᱞᱪᱩ ᱵᱩᱰᱷᱤ ᱵᱟᱯᱞᱟ ᱨᱮ ᱵᱚᱭᱦᱟ ᱠᱟᱱᱟ ᱠᱤᱱ, ᱧᱮᱯᱮᱞ ᱫᱤᱥᱟᱹ ᱟᱨ ᱥᱚᱨᱚᱢ ᱵᱮᱫ ᱞᱟᱹᱜᱤᱫ ᱯᱤᱞᱪᱩ ᱵᱩᱰᱷᱤ ᱴᱩᱴᱩᱨᱤ ᱦᱚᱪᱚ ᱞᱮᱫᱮᱭᱟ᱾ ᱚᱱᱟ ᱦᱮᱣᱟ ᱜᱮ ᱱᱮᱛᱟᱨ ᱦᱚᱸ ᱢᱮᱱᱟᱜᱼᱟ᱾ ᱫᱚᱥᱟᱨ ᱠᱩᱠᱞᱤ, ᱤᱛᱩᱫ ᱥᱤᱸᱫᱩᱨ ᱡᱚᱦᱚᱜ ᱪᱮᱫᱟᱜ ᱢᱟᱨᱟᱝ ᱦᱚᱲ ᱜᱮ ᱫᱟᱹᱣᱲᱟᱹ ᱨᱮ ᱵᱟᱹᱦᱩ ᱠᱚ ᱛᱩᱞᱮᱭᱟ? ᱤᱛᱩᱫ ᱥᱤᱸᱫᱩᱨ ᱡᱚᱦᱚᱜ ᱪᱮᱫᱟᱜ ᱢᱟᱨᱟᱝ ᱦᱚᱲ ᱜᱮ ᱫᱟᱹᱣᱲᱟᱹ ᱨᱮ ᱵᱟᱹᱦᱩ ᱠᱚ ᱛᱩᱞᱮᱭᱟ? ᱞᱟᱹᱱᱟᱹᱭ ᱢᱟᱨᱟᱝ ᱦᱚᱲ ᱫᱚ ᱵᱚᱸᱜᱟ ᱵᱟᱨᱟᱵᱟᱨᱤ ᱦᱚᱲ ᱠᱟᱱᱟ ᱠᱚ ᱵᱟᱭᱨᱤ ᱟᱞᱚ ᱠᱚ ᱥᱮᱴᱮᱨ ᱫᱟᱲᱮᱭᱟᱜ ᱢᱟ ᱚᱱᱟᱛᱮ ᱫᱟᱹᱣᱲᱟᱹ ᱞᱟᱛᱟᱨ ᱨᱮᱠᱚ ᱛᱟᱦᱮᱱᱟ ᱛᱮᱥᱟᱨ ᱠᱩᱠᱞᱤ ᱟᱡᱷᱱᱟᱨ ᱫᱚ ᱪᱮᱫᱟᱜ ᱡᱟᱶᱟᱭ ᱮ ᱛᱩᱯᱩᱭᱮᱭᱟ ᱟᱡᱷᱱᱟᱨ ᱫᱚ ᱪᱮᱫᱟᱜ ᱡᱟᱶᱟᱭ ᱮ ᱛᱩᱯᱩᱭᱮᱭᱟ ᱞᱟᱹᱱᱟᱹᱭ ᱞᱟᱦᱟ ᱛᱮᱫᱚ ᱢᱚᱱ ᱢᱤᱞᱚᱱ ᱟᱡᱷᱱᱟᱨ ᱥᱟᱞᱟᱜ ᱜᱮ ᱛᱟᱦᱮᱸ ᱠᱟᱱᱟ ᱟᱭᱳ ᱵᱟᱵᱟ ᱠᱚᱫᱚ ᱟᱡᱷᱱᱟᱨ ᱠᱷᱚᱱ ᱦᱩᱰᱤᱧ ᱠᱩᱲᱤ ᱵᱟᱹᱦᱩ ᱪᱤᱭᱟᱹ ᱠᱟᱛᱮ ᱥᱟᱹᱜᱩᱱ ᱫᱤᱱ ᱨᱮ ᱵᱟᱯᱞᱟ ᱠᱚ ᱪᱟᱞᱟᱣ ᱮᱱᱟ ᱟᱡᱽᱱᱟᱨ ᱫᱚ ᱴᱷᱤᱠᱟᱹ ᱠᱟᱛᱮ ᱠᱟᱹᱦᱤᱸᱥ ᱛᱮ ᱫᱟᱜ ᱮ ᱫᱩᱞ ᱟᱫᱮᱭᱟ᱾ ᱚᱡᱚᱜ ᱥᱩᱱᱩᱢ ᱥᱟᱥᱟᱝ ᱟᱹᱨᱩᱵ ᱜᱤᱰᱮ ᱞᱟᱹᱜᱤᱫ ᱟᱨ ᱵᱮᱥᱚᱨᱚᱢ ᱮ ᱞᱟᱹᱜᱤᱫ ᱫᱷᱩᱛᱤ ᱮ ᱨᱮᱡ ᱠᱮᱫᱮᱭᱟ᱾ ᱚᱱᱟ ᱦᱮᱣᱟ ᱜᱮ ᱱᱮᱛᱟᱨ ᱦᱚᱸ ᱪᱟᱞᱟᱜ ᱠᱟᱱᱟ᱾ ᱯᱩᱱᱟᱜ ᱠᱩᱠᱞᱤ, ᱡᱟᱶᱟᱭ ᱠᱚᱲᱟ ᱠᱚᱫᱚ ᱪᱮᱫᱟᱜ ᱠᱚ ᱠᱟᱴᱠᱚᱢ ᱠᱚᱣᱟ? ᱡᱟᱶᱟᱭ ᱠᱚᱲᱟ ᱠᱚᱫᱚ ᱪᱮᱫᱟᱜ ᱠᱚ ᱠᱟᱴᱠᱚᱢ ᱠᱚᱣᱟ? ᱞᱟᱹᱱᱟᱹᱭ, ᱤᱨᱤᱞ ᱠᱩᱲᱤ ᱠᱟᱱᱟᱭ ᱢᱮᱱᱛᱮ ᱩᱯᱨᱩᱢ ᱦᱚᱸ ᱠᱟᱱᱟ᱾ ᱡᱟᱶᱟᱭ ᱴᱷᱮᱱ ᱠᱷᱚᱱ ᱞᱟᱹᱰᱩ ᱠᱤᱨᱤᱧ ᱠᱟᱹᱣᱰᱤ ᱠᱚᱭ ᱟᱨ ᱟᱡ ᱦᱚᱸ ᱪᱷᱟᱛᱟ ᱫᱟᱨᱮ ᱧᱟᱢᱟᱭ ᱢᱟᱭ ᱚᱱᱟᱛᱮ ᱠᱟᱴᱠᱚᱢ ᱫᱚ᱾ ᱢᱚᱬᱮᱭᱟᱜ ᱠᱩᱠᱞᱤ, ᱵᱟᱯᱞᱟ ᱨᱮ ᱩᱞ ᱰᱷᱟᱹᱨᱣᱟᱹᱜ ᱫᱚ ᱪᱮᱫᱟᱜ ᱵᱚᱱ ᱟᱠᱟᱭᱟ? ᱵᱟᱯᱞᱟ ᱨᱮ ᱩᱞ ᱰᱷᱟᱹᱨᱣᱟᱹᱜ ᱫᱚ ᱪᱮᱫᱟᱜ ᱵᱚᱱ ᱟᱠᱟᱭᱟ? ᱞᱟᱹᱱᱟᱹᱭ, ᱵᱟᱯᱞᱟ ᱧᱩᱛᱩᱢ ᱥᱟᱹᱜᱩᱱ ᱠᱟᱛᱷᱟᱭ ᱞᱟᱹᱭ ᱫᱟᱨᱟᱢ ᱟᱨ ᱥᱤᱢᱟᱹ ᱵᱚᱱ ᱟᱸᱴᱟᱣᱟ ᱚᱱᱟᱛᱮ ᱵᱟᱯᱞᱟ ᱨᱮ ᱩᱞ ᱰᱷᱟᱹᱨᱣᱟᱹᱜ ᱵᱚᱱ ᱟᱠᱟᱭᱟ᱾ ᱛᱩᱨᱩᱭ ᱟᱜ ᱠᱩᱠᱞᱤ, ᱵᱟᱯᱞᱟ ᱨᱮ ᱪᱩᱠᱟᱹᱜ ᱫᱟᱜ ᱩᱞ ᱰᱷᱟᱹᱨᱣᱟᱹᱜ ᱛᱮ ᱵᱟᱹᱦᱩ ᱟᱨ ᱡᱟᱶᱟᱭ ᱪᱮᱫᱟᱜ ᱠᱤᱱ ᱛᱤᱨᱯᱤ ᱡᱚᱝᱼᱟ? ᱵᱟᱯᱞᱟ ᱨᱮ ᱪᱩᱠᱟᱹᱜ ᱫᱟᱜ ᱩᱞ ᱰᱷᱟᱹᱨᱣᱟᱹᱜ ᱛᱮ ᱵᱟᱹᱦᱩ ᱟᱨ ᱡᱟᱶᱟᱭ ᱪᱮᱫᱟᱜ ᱠᱤᱱ ᱛᱤᱨᱯᱤ ᱡᱚᱝᱼᱟ? ᱞᱟᱹᱱᱟᱹᱭ ᱟᱪᱟᱨ ᱨᱮᱱᱟᱜ ᱥᱟᱹᱨᱤ ᱥᱟᱹᱠᱷᱤ ᱞᱮᱠᱟᱛᱮ ᱦᱚᱲᱢᱚ ᱨᱮ ᱟᱨ ᱢᱚᱱᱮ ᱡᱤᱣᱤ ᱨᱮ ᱪᱷᱩᱣᱟᱹᱛ ᱯᱟᱯ ᱠᱚ ᱢᱮᱱᱟᱜ ᱠᱷᱟᱱ ᱪᱩᱠᱟᱹᱜ ᱫᱟᱜ ᱩᱞ ᱥᱟᱠᱟᱢ ᱛᱮ ᱛᱤᱨᱯᱤ ᱟᱹᱨᱩᱵ ᱥᱟᱯᱷᱟ ᱟᱹᱠᱤᱱ᱾ ᱚᱱᱟ ᱛᱟᱭᱚᱢ ᱠᱤᱱ ᱢᱤᱞᱚᱱᱚᱜᱼᱟ᱾ ᱮᱭᱟᱭ ᱨᱮᱱᱟᱜ ᱠᱩᱠᱞᱤ ᱵᱟᱯᱞᱟ ᱨᱮ ᱡᱚᱲ ᱚᱡᱚᱜ ᱫᱚ ᱛᱤᱱᱟᱹᱜ ᱡᱚᱲ ᱠᱚ ᱚᱡᱚᱜ ᱠᱚᱣᱟ? ᱵᱟᱯᱞᱟ ᱨᱮ ᱡᱚᱲ ᱚᱡᱚᱜ ᱫᱚ ᱛᱤᱱᱟᱹᱜ ᱡᱚᱲ ᱠᱚ ᱚᱡᱚᱜ ᱠᱚᱣᱟ? ᱞᱟᱹᱱᱟᱹᱭ ᱵᱟᱯᱞᱟ ᱨᱮ ᱡᱚᱲ ᱚᱡᱚᱜ ᱫᱚ ᱯᱮ ᱡᱚᱲ ᱟᱨ ᱵᱟᱝᱠᱷᱟᱱ ᱢᱚᱬᱮ ᱡᱚᱲ ᱠᱚ ᱚᱡᱚᱜ ᱠᱚᱣᱟ᱾ ᱤᱨᱟᱹᱞ ᱨᱮᱱᱟᱜ ᱠᱩᱠᱞᱤ ᱵᱟᱯᱞᱟ ᱨᱮ ᱩᱞ ᱰᱷᱟᱹᱨᱣᱟᱹᱜ ᱫᱚ ᱛᱤᱱ ᱴᱷᱮᱱ ᱵᱚ ᱟᱠᱟᱭᱟ? ᱵᱟᱯᱞᱟ ᱨᱮ ᱩᱞ ᱰᱷᱟᱹᱨᱣᱟᱹᱜ ᱫᱚ ᱛᱤᱱ ᱴᱷᱮᱱ ᱵᱚ ᱟᱠᱟᱭᱟ? ᱞᱟᱹᱱᱟᱹᱭ ᱵᱟᱯᱞᱟ ᱨᱮ ᱩᱞ ᱰᱷᱟᱹᱨᱣᱟᱹᱜ ᱫᱚ ᱯᱮ ᱴᱷᱮᱱ ᱵᱚ ᱟᱠᱟᱭᱟ᱾ ᱟᱨᱮ ᱨᱮᱱᱟᱜ ᱠᱩᱠᱞᱤ ᱵᱟᱯᱞᱟ ᱜᱤᱨᱟᱹ ᱨᱮ ᱪᱩᱠᱛᱤ ᱯᱷᱩᱲᱩᱜ ᱫᱚ ᱪᱮᱫᱟᱜ? ᱵᱟᱯᱞᱟ ᱜᱤᱨᱟᱹ ᱨᱮ ᱪᱩᱠᱛᱤ ᱯᱷᱩᱲᱩᱜ ᱫᱚ ᱪᱮᱫᱟᱜ? ᱞᱟᱹᱱᱟᱹᱭ ᱵᱚᱸᱜᱟ ᱵᱟᱨᱟᱵᱟᱨᱤ ᱢᱟᱱᱟᱣ ᱵᱟᱛᱟᱣ ᱥᱟᱶᱛᱮ ᱢᱟᱹᱱ ᱥᱟᱞᱟᱜ ᱱᱮᱣᱛᱟ ᱨᱮᱭᱟᱜ ᱠᱟᱛᱷᱟ ᱵᱩᱡᱷᱟᱹᱜᱼᱟ᱾ ᱜᱮᱞ ᱨᱮᱱᱟᱜ ᱠᱩᱠᱞᱤ ᱥᱮ ᱛᱮᱦᱮᱧᱟᱜ ᱢᱩᱪᱟᱹᱫ ᱠᱩᱠᱞᱤ᱾ ᱵᱟᱯᱞᱟ ᱨᱮ ᱞᱟᱦᱟᱛᱮ ᱵᱟᱹᱦᱩ ᱟᱨ ᱡᱟᱶᱟᱭ ᱟᱫᱽᱣᱟ ᱪᱟᱣᱞᱮ ᱫᱚ ᱚᱠᱚᱭ ᱠᱤᱱ ᱮᱨᱟ? ᱵᱟᱯᱞᱟ ᱨᱮ ᱞᱟᱦᱟᱛᱮ ᱵᱟᱹᱦᱩ ᱟᱨ ᱡᱟᱶᱟᱭ ᱟᱫᱽᱣᱟ ᱪᱟᱣᱞᱮ ᱫᱚ ᱚᱠᱚᱭ ᱠᱤᱱ ᱮᱨᱟ? ᱞᱟᱹᱱᱟᱹᱭ, ᱵᱟᱯᱞᱟ ᱨᱮ ᱞᱟᱦᱟᱛᱮ ᱟᱫᱽᱣᱟ ᱪᱟᱣᱞᱮ ᱫᱚ ᱵᱟᱹᱦᱩ ᱠᱩᱲᱤ ᱢᱟᱲᱟᱝ ᱮ ᱮᱨᱟ᱾